ᱟᱯᱮ ᱠᱚ ᱫᱚᱢᱮ ᱯᱮ ᱡᱚᱢ ᱦᱩᱭ ᱠᱮᱜᱼᱟ ᱟᱯᱮ ᱟᱹᱛᱩ ᱫᱚᱢᱮ ᱚᱠᱟᱨᱮ ᱠᱟᱹᱲᱤ ᱵᱩᱨᱩ ᱯᱟᱛᱟ ᱢᱟᱹᱭ ᱯᱮ ᱡᱚᱢᱮᱫ ᱫᱚ ᱢᱟᱹᱭ ᱛᱟᱠᱚ ᱯᱮ ᱡᱚᱢ ᱵᱟᱲᱟ ᱠᱮᱜᱼᱟ ᱪᱟᱹᱣᱨᱤ ᱜᱮ ᱡᱚᱢ ᱜᱚᱫ ᱠᱮᱜᱼᱟ ᱯᱮ ᱪᱮᱫ ᱞᱮᱠᱟ ᱯᱮ ᱵᱩᱡᱷᱟᱹᱣ ᱠᱮᱜᱼᱟ ᱫᱚᱦᱚ ᱱᱚᱰᱮ ᱦᱮᱡ ᱠᱟᱛᱮ ᱱᱟᱯᱟᱭ ᱜᱮᱛᱚ ᱪᱤᱞᱤ ᱴᱩᱰᱩ ᱟᱯᱮ ᱟᱯᱮ ᱵᱟᱢ ᱵᱟᱲᱟᱭᱟ ᱢᱟ ᱫᱟᱹᱭ ᱛᱩᱞᱟᱹ ᱵᱟᱲᱟ ᱧᱚᱜ ᱯᱮ ᱛᱚᱵᱮ ᱢᱟ ᱪᱮᱫ ᱞᱮᱠᱟ ᱯᱮ ᱛᱩᱞ ᱵᱟᱲᱟᱭᱮᱫᱼᱟ ᱠᱟᱹᱡ ᱟᱵᱚ ᱟᱹᱛᱩ ᱫᱤᱥᱚᱢ ᱫᱚ ᱢᱟᱹᱭ ᱟᱞᱮ ᱛᱚ ᱫᱚ ᱱᱚᱰᱮ ᱠᱷᱚᱨ ᱱᱚᱰᱮ ᱜᱮ ᱛᱚ ᱠᱚᱭᱚᱜ ᱠᱟᱱᱟ ᱡᱚᱦᱟᱨ ᱜᱮ ᱜᱟᱛᱮ ᱠᱚ ᱤᱧᱟᱹᱜ ᱱᱚᱣᱟ ᱵᱷᱤᱰᱤᱭᱳ ᱨᱮ ᱥᱟᱱᱟᱢ ᱠᱚᱜᱮᱧ ᱥᱟᱹᱜᱩᱱ ᱫᱟᱨᱟᱢᱮᱫ ᱯᱮᱭᱟ ᱟᱨ ᱤᱧᱟᱹᱜ ᱧᱩᱛᱩᱢ ᱫᱚ ᱦᱩᱭᱩᱜ ᱠᱟᱱᱟ ᱱᱚᱨᱮᱥ ᱴᱩᱰᱩ ᱟᱨ ᱟᱯᱮ ᱯᱮ ᱧᱮᱞᱮᱜᱼᱟ ᱟᱵᱚᱣᱟᱜ ᱪᱮᱱᱮᱞ ᱨᱮᱦᱲᱟ ᱵᱞᱚᱜᱚᱨ ᱛᱮᱦᱮᱧ ᱫᱚ ᱦᱮᱡ ᱥᱮᱴᱮᱨ ᱦᱩᱭ ᱟᱠᱟᱱᱟ ᱱᱚᱣᱟ ᱴᱟᱴᱟ ᱢᱟᱱᱤ ᱥᱩᱨ ᱠᱷᱚᱨᱠᱷᱚᱨᱤ ᱟᱹᱛᱩ ᱛᱮ ᱱᱚᱰᱮ ᱥᱤᱨᱯᱟᱹ ᱥᱚᱲᱮ ᱡᱚᱢ ᱥᱟᱶᱛᱮ ᱢᱤᱫ ᱧᱤᱫᱟᱹ ᱡᱟᱛᱨᱟ ᱦᱩᱭᱩᱜ ᱞᱟᱹᱜᱤᱫ ᱟᱨ ᱚᱱᱟ ᱥᱟᱶᱛᱮ ᱰᱷᱟᱹᱵᱩᱞ ᱞᱟᱜᱽᱬᱮ ᱮᱱᱮᱡ ᱢᱟ ᱱᱤᱦᱟᱹᱛ ᱦᱩᱭᱩᱜ ᱠᱟᱱ ᱜᱮ ᱱᱟᱦᱟᱜ ᱱᱚᱰᱮ ᱯᱮ ᱧᱮᱞ ᱫᱟᱲᱮᱭᱟᱠᱚ ᱠᱟᱱ ᱜᱮᱭᱟ ᱱᱩᱠᱩ ᱨᱩ ᱨᱚᱢᱚᱡᱽ ᱯᱩᱨᱟᱹ ᱠᱚ ᱪᱟᱹᱞᱩ ᱩᱛᱟᱹᱨ ᱟᱠᱟᱜᱼᱟ ᱟᱵᱚ ᱫᱚ ᱛᱚᱵᱮ ᱢᱟᱲᱟᱝ ᱫᱚᱵᱚ ᱥᱮᱱ ᱞᱮᱱ ᱜᱮ ᱥᱤᱨᱯᱟᱹ ᱥᱚᱲᱮ ᱡᱚᱢ ᱯᱩᱲᱤᱭᱟᱛᱮ ᱚᱸᱰᱮ ᱢᱟᱲᱟᱝ ᱵᱚᱱ ᱧᱮᱞ ᱠᱚᱣᱟ ᱤᱱᱟᱹ ᱛᱟᱭᱱᱚᱢ ᱱᱚᱰᱮ ᱵᱚ ᱦᱤᱡᱩᱜᱼᱟ ᱛᱚᱵᱮ ᱫᱮᱞᱟ ᱵᱚ ᱡᱟᱹᱥᱛᱤ ᱵᱟᱝ ᱵᱤᱞᱚᱢ ᱠᱟᱛᱮ ᱛᱮᱦᱮᱧᱟᱜ ᱵᱷᱤᱰᱤᱭᱳ ᱫᱚ ᱱᱚᱰᱮ ᱠᱷᱚᱱ ᱜᱮᱵᱚ ᱮᱛᱚᱦᱚᱵ ᱩᱛᱟᱹᱨ ᱞᱮᱜᱮ ᱫᱮᱞᱟ ᱵᱚ

ᱟᱨ ᱫᱤᱱᱟᱹᱢ ᱠᱚ ᱮᱱᱮᱡ ᱜᱮᱭᱟ ᱛᱚ ᱛᱚ ᱧᱮᱞ ᱜᱮ ᱱᱟᱦᱟᱜ ᱟᱫᱚ ᱵᱚᱱ ᱧᱟᱯᱟᱢᱚᱜ ᱠᱷᱟᱱ ᱦᱟᱸᱜ ᱯᱮ ᱥᱟᱵ ᱞᱮᱭᱟ ᱥᱮ ᱵᱟᱝᱟ ᱧᱮᱞ ᱜᱮ ᱟᱫᱚ ᱩᱱ ᱡᱚᱦᱚᱜ ᱱᱟᱦᱟᱜ ᱥᱟᱵ ᱞᱮᱭᱟ ᱛᱚᱯᱮ ᱧᱩᱛᱩᱢ ᱠᱚᱯᱮ ᱞᱟᱹᱭ ᱧᱚᱜᱟ ᱱᱟᱥᱮᱱᱟᱜ ᱨᱤᱛᱟ ᱢᱩᱨᱢᱩ ᱨᱤᱛᱟ ᱢᱩᱨᱢᱩ ᱟᱨ ᱟᱹᱵᱤᱱ ᱫᱚ ᱪᱤᱞᱤ ᱢᱟᱲᱟᱛᱤ ᱴᱩᱰᱩ ᱢᱟᱲᱟᱛᱤ ᱴᱩᱰᱩ ᱦᱳᱭ ᱤᱧ ᱦᱚᱸ ᱴᱩᱰᱩ ᱠᱚᱲᱟ ᱠᱟᱱ ᱜᱤᱭᱟᱹᱧ ᱛᱚᱵᱮ ᱢᱟᱹᱭ ᱠᱟᱱᱟᱢ ᱟᱢ ᱫᱚ ᱟᱨ ᱫᱟᱫᱟ ᱤᱧ ᱢᱟ ᱱᱟᱦᱟᱜ ᱟᱨ ᱪᱤᱞᱤ ᱴᱩᱰᱩ ᱠᱟᱱᱟ ᱯᱮ ᱪᱤᱞᱤ ᱴᱩᱰᱩ ᱟᱯᱮ ᱟᱯᱮ ᱵᱟᱢ ᱵᱟᱲᱟᱭᱟ ᱛᱚ ᱟᱭᱮᱛ ᱨᱮ ᱱᱟᱦᱟᱜ ᱠᱩᱞᱤ ᱠᱚᱢ ᱴᱩᱰᱩ ᱚᱱᱠᱟ ᱛᱟᱦᱮᱱᱟ ᱟᱹᱰᱤ ᱞᱮᱠᱟᱱ ᱴᱩᱰᱩ ᱢᱮᱱᱟᱜᱼᱟ ᱟᱫᱚ ᱪᱤᱞᱤ ᱴᱩᱰᱩ ᱠᱟᱱᱟ ᱯᱮ ᱟᱯᱮᱱ ᱟᱹᱵᱤᱱ ᱫᱚ ᱢᱟᱹᱭ ᱪᱤᱞᱤ ᱥᱟᱨᱚᱛᱤ ᱴᱩᱰᱩ ᱟᱹᱵᱤᱱ ᱵᱚᱭᱦᱟ ᱠᱟᱱᱟ ᱵᱤᱱ ᱢᱤᱫ ᱫᱷᱟᱨᱟ ᱵᱤᱱ ᱧᱮᱞᱚᱜ ᱠᱟᱱᱟ ᱚᱱᱟᱛᱮ ᱟᱨ ᱟᱢ ᱫᱚ ᱢᱟᱹᱭ ᱟᱢ ᱴᱩᱰᱩ ᱜᱮ ᱟᱯᱮ ᱯᱟᱪᱮ ᱵᱚᱭᱦᱟ ᱪᱮ ᱠᱟᱠᱟ ᱟᱹᱝᱜᱩ ᱦᱚᱯᱚᱱ ᱚᱠᱟ ᱞᱮᱠᱟ ᱚᱱᱠᱟ ᱠᱟᱠᱟ ᱟᱹᱝᱜᱩ ᱦᱚᱯᱚᱱ ᱡᱚᱛᱚ ᱯᱮ ᱦᱚᱲ ᱡᱟᱠᱮ ᱡᱚᱛᱚ ᱢᱤᱫᱴᱟᱝ ᱴᱚᱞᱟ ᱨᱮᱱ ᱜᱮᱛᱚ ᱟᱢ ᱫᱚ ᱢᱟᱹᱭ ᱥᱟᱨᱚᱛ ᱴᱩᱰᱩ ᱮᱱᱠᱷᱟᱱ ᱟᱯᱮ ᱜᱮ ᱱᱩᱭ ᱦᱚᱸ ᱟᱫᱚ ᱡᱚᱛᱚ ᱟᱯᱮ ᱯᱟᱥᱮ ᱴᱩᱰᱩ ᱠᱩᱲᱤ ᱜᱮ ᱥᱟᱸᱜᱮ ᱜᱮᱭᱟ ᱛᱚ ᱴᱩᱰᱩ ᱫᱚ ᱯᱟᱪᱮ ᱥᱟᱸᱜᱮ ᱴᱩᱰᱩ ᱠᱟᱱᱟ ᱯᱮ ᱵᱟᱝ ᱛᱚ ᱟᱹᱰᱤ ᱥᱟᱸᱜᱮ ᱯᱮ ᱦᱮᱡ ᱟᱠᱟᱱ ᱫᱚ ᱟᱫᱚ ᱦᱳᱭ ᱢᱟᱹᱭ ᱢᱟ ᱛᱚᱵᱮ ᱨᱚᱲ ᱥᱟᱲᱟᱭᱮᱫ ᱢᱮᱭᱟ ᱯᱮ ᱤᱱᱟᱹᱜ ᱜᱟᱱ ᱨᱟᱹᱥᱠᱟᱹᱧ ᱵᱩᱡᱷᱟᱹᱣ ᱠᱮᱜᱼᱟ

ᱩᱱᱠᱩᱧ ᱯᱷᱳᱴᱳᱭᱮᱫ ᱠᱚᱣᱟ ᱱᱟᱦᱟᱜ ᱱᱤᱛᱚᱜ ᱫᱚ ᱪᱮᱫ ᱞᱮᱠᱟ ᱠᱚ ᱛᱩᱞ ᱵᱟᱲᱟᱭᱮᱫᱼᱟ ᱢᱟ ᱫᱟᱹᱭ ᱛᱩᱞ ᱵᱟᱲᱟ ᱧᱚᱜᱽ ᱯᱮ ᱛᱚᱵᱮ ᱢᱟ ᱪᱮᱫ ᱞᱮᱠᱟ ᱯᱮ ᱛᱩᱞᱟᱹᱣ ᱵᱟᱲᱟᱭᱮᱫᱼᱟ ᱠᱟᱹᱡ ᱟᱵᱚ ᱟᱹᱛᱩ ᱫᱤᱥᱚᱢ ᱫᱚ ᱢᱟᱹᱭ ᱟᱞᱮ ᱛᱮᱫᱚ ᱱᱚᱰᱮ ᱠᱷᱚᱨᱠᱷᱚᱨᱤ ᱱᱚᱰᱮ ᱜᱮ ᱟᱹᱛᱩ ᱜᱮ ᱦᱳᱭ ᱦᱳᱭ ᱡᱟᱱᱟᱢ ᱟᱹᱛᱩ ᱱᱚᱣᱟ ᱜᱮᱛᱚ ᱟᱪᱪᱷᱟ ᱞᱤᱡᱟ ᱠᱚᱭᱚᱜ ᱠᱟᱱᱟ ᱞᱟᱡᱟᱜ ᱠᱷᱟᱱ ᱫᱚ ᱵᱟᱭ ᱜᱟᱱᱚᱜᱼᱟ

ᱪᱮᱱᱮᱞ ᱧᱩᱛᱩᱢ ᱛᱟᱵᱚ ᱫᱮᱭᱟ ᱨᱟᱣᱞᱟ ᱠᱟᱱᱟ ᱤᱧᱟᱹᱜ ᱧᱮᱞ ᱠᱟᱜ ᱯᱮ ᱱᱟᱦᱟᱜ ᱟᱪᱪᱷᱟ ᱟᱵᱚᱣᱟᱜ ᱫᱤᱥᱚᱢ ᱫᱚ ᱚᱠᱟᱨᱮ ᱱᱟᱦᱟᱜ ᱪᱮᱫ ᱟᱹᱛᱩ ᱚ ᱦᱚᱸ ᱟᱪᱪᱷᱟ ᱴᱷᱤᱠ ᱜᱮᱭᱟ

ᱟᱞᱮ ᱵᱟᱠᱷᱨᱟ ᱠᱚ ᱟᱯᱮ ᱥᱟᱞᱟᱜ ᱧᱟᱢ ᱟᱠᱟᱫ ᱠᱟᱹᱡ ᱟᱞᱮ ᱮᱢᱟᱱ ᱠᱚᱞᱮ ᱡᱚᱢ ᱫᱚ ᱟᱨ ᱟᱞᱮ ᱢᱟ ᱯᱮᱲᱟ ᱠᱚᱦᱚᱸ ᱵᱟᱹᱱᱩᱜ ᱠᱚᱣᱟ ᱚᱠᱟᱞᱮ ᱡᱚᱢᱟᱱᱟᱜ ᱵᱟᱠᱷᱟᱨ ᱟᱯᱮ ᱴᱷᱮᱱ ᱜᱮ ᱢᱮᱥᱟ ᱠᱟᱞᱮ ᱯᱮ ᱟᱯᱮ ᱟᱹᱛᱩ ᱫᱩᱢᱟᱹᱭ ᱚᱠᱟᱨᱮ ᱵᱩᱨᱩ ᱨᱟᱹᱯᱩᱫ ᱚᱠᱟ ᱥᱮᱫ ᱚᱱᱟ ᱫᱚ ᱱᱟᱦᱟᱜ ᱴᱟᱴᱟ ᱦᱟᱱᱟ ᱯᱟᱥᱴᱟ ᱟᱨ ᱱᱚᱰᱮ ᱫᱚ ᱚᱠᱚᱭ ᱛᱟᱠᱚ ᱢᱮᱱᱟᱜ ᱠᱚᱣᱟ ᱯᱮᱲᱟ ᱚᱠᱚᱭ ᱠᱚ ᱛᱟᱠᱚ ᱢᱮᱱᱟᱜ ᱠᱚᱣᱟ ᱦᱮᱸ ᱡᱚᱴᱟᱣ ᱚᱱᱠᱟ ᱯᱮᱲᱟ ᱠᱚᱫᱚ ᱵᱟᱝᱟ ᱠᱞᱟᱥ ᱢᱮ ᱡᱚᱴᱟᱣ ᱠᱚ ᱢᱮᱱᱟᱜ ᱠᱚᱣᱟ ᱯᱟᱞᱮ ᱟᱫᱚ ᱚᱠᱚᱭ ᱠᱚ ᱱᱮᱣᱛᱟ ᱞᱮᱫ ᱢᱮᱭᱟ ᱪᱮᱫ ᱠᱚ ᱢᱮᱛᱟᱢ ᱠᱟᱱᱟ ᱟᱞᱮ ᱴᱷᱮᱱ ᱡᱤᱞ ᱡᱚᱢ ᱦᱩᱭᱩᱜ ᱠᱟᱱᱟ ᱦᱤᱡᱩᱜ ᱢᱮ ᱞᱟᱹᱴᱩ ᱞᱟᱹᱴᱩ ᱠᱩᱴᱤ ᱞᱮ ᱮᱢᱟᱢᱟ ᱟᱫᱚ ᱧᱩᱛᱩᱢ ᱠᱚᱫᱚ ᱱᱟᱜ ᱪᱮᱫ ᱞᱟᱹᱭ ᱧᱚᱜ ᱟᱢ ᱟᱪᱪᱷᱟ ᱧᱩᱛᱩᱢ ᱠᱚᱫᱚ ᱪᱤᱞᱤ ᱯᱟᱹᱨᱤᱥ ᱠᱚ ᱟᱹᱵᱤᱱ ᱚᱱᱟ ᱨᱮᱦᱚᱸ ᱞᱟᱹᱭ ᱧᱚᱜᱽ ᱵᱤᱱ ᱠᱟᱹᱡ ᱦᱟᱸᱥᱫᱟᱜ ᱠᱚ ᱠᱟᱱᱟ ᱵᱚᱱ ᱟᱪᱪᱷᱟ ᱴᱷᱤᱠ ᱜᱮᱭᱟ ᱛᱚᱵᱮ ᱦᱳᱭ ᱢᱟᱹᱭ ᱢᱟ ᱛᱚᱵᱮ ᱨᱚᱲ ᱥᱟᱰᱮ ᱧᱟᱢ ᱡᱟᱦᱟᱸ ᱞᱟᱹᱜᱤᱫ ᱟᱹᱰᱤ ᱨᱟᱹᱥᱠᱟᱹᱧ ᱵᱩᱡᱷᱟᱹᱣ ᱠᱮᱜᱼᱟ ᱤᱱᱟᱹᱜᱮ ᱫᱟᱠᱟ ᱫᱟᱠᱟ ᱢᱟᱹᱭ ᱦᱚᱦᱚᱭ ᱯᱮ ᱛᱚᱵᱮ ᱮᱱᱟ ᱥᱮᱠᱚ ᱟᱹᱜᱩ ᱟᱯᱮᱭᱟ ᱞᱚᱜᱚᱱ ᱫᱷᱟᱨᱟ ᱟᱫᱚ ᱫᱩᱲᱩᱵ ᱛᱷᱤᱨ ᱠᱚᱜ ᱠᱷᱟᱱ ᱫᱚ ᱵᱟᱭ ᱜᱟᱱᱚᱜ ᱫᱚ

ᱟᱨ ᱱᱚᱰᱮ ᱵᱚ ᱧᱮᱞ ᱧᱚᱜ ᱠᱚᱣᱟ ᱫᱟᱹᱭ ᱢᱟᱹᱭ ᱠᱚ ᱛᱤᱱᱟᱹᱜ ᱪᱮᱫ ᱞᱮᱠᱟ ᱠᱚ ᱮᱱᱮᱡ ᱠᱟᱱᱟ ᱟᱨ ᱡᱩᱫᱤ ᱪᱟᱱᱥ ᱵᱚ ᱧᱟᱢᱟ ᱟᱵᱚ ᱦᱚᱸ ᱠᱟᱹᱡ ᱵᱚ ᱮᱱᱮᱡ ᱛᱟᱨᱟ ᱧᱚᱜᱟ ᱛᱚᱵᱮ ᱫᱮᱞᱟ ᱵᱚ ᱱᱤᱛᱚᱜ ᱫᱚ ᱵᱚᱞᱚ ᱩᱛᱟᱹᱨᱚᱜᱼᱟ ᱵᱚ ᱮᱱᱮᱡ ᱟᱠᱷᱲᱟ ᱛᱮ

ᱢᱟ ᱛᱚᱵᱮ ᱠᱷᱟᱱ ᱜᱟᱛᱮ ᱠᱚ ᱛᱮᱦᱮᱧ ᱫᱚ ᱱᱤᱝᱠᱟᱹ ᱜᱮ ᱟᱨ ᱡᱩᱫᱤ ᱵᱚ ᱠᱩᱥᱤᱭᱟᱜ ᱠᱷᱟᱱ ᱵᱷᱤᱰᱤᱭᱳ ᱛᱚᱵᱮ ᱠᱷᱟᱱ ᱞᱟᱭᱤᱠ ᱢᱤᱫᱴᱟᱝ ᱮᱢ ᱢᱟ ᱟᱨ ᱡᱩᱫᱤ ᱵᱚ ᱱᱟᱣᱟ ᱜᱮᱭᱟ ᱛᱚᱵᱮ ᱠᱷᱟᱱ ᱪᱮᱱᱮᱞ ᱱᱤᱦᱟᱹᱛᱤ ᱵᱚ ᱥᱟᱵᱥᱠᱨᱟᱭᱤᱵ ᱠᱟᱜᱼᱟ ᱢᱟ ᱛᱚᱵᱮ ᱠᱷᱟᱱ ᱢᱩᱪᱟᱹᱫ ᱨᱮ ᱥᱟᱱᱟᱢ ᱠᱚᱜᱮ ᱟᱨᱦᱚᱸ ᱡᱚᱦᱟᱨ